ᱡᱟᱦᱟᱨ ᱜᱮ ᱥᱟᱦᱮᱫ ᱥᱟᱸᱜᱟᱨᱤ ᱟᱯᱮ ᱠᱚᱣᱟᱜ ᱥᱟᱹᱜᱩᱱ ᱫᱟᱨᱟᱢ ᱤᱧ ᱜᱮ ᱵᱤᱞᱟᱥᱤᱱᱤ ᱴᱩᱰᱩ ᱛᱮᱦᱮᱧ ᱱᱟᱣᱟ ᱥᱟᱛᱟᱢ ᱟᱹᱜᱩ ᱠᱟᱛᱮᱧ ᱦᱮᱡ ᱟᱠᱟᱱᱟ ᱚᱱᱟ ᱥᱟᱛᱟᱢ ᱫᱚ ᱦᱩᱭᱩᱜ ᱠᱟᱱᱟ ᱫᱟᱸᱥᱟᱭ ᱫᱟᱸᱥᱟᱭ ᱨᱮᱱᱟᱜ ᱠᱷᱟᱴᱚ ᱩᱯᱨᱩᱢ ᱫᱟᱸᱥᱟᱭ ᱞᱮᱜᱮᱡ ᱞᱮᱜᱮᱡ ᱦᱟᱹᱞᱤ ᱦᱟᱹᱨᱭᱟᱹᱲ ᱨᱩᱯ ᱛᱮ ᱥᱟᱡᱟᱣ ᱟᱠᱟᱱ ᱵᱟᱹᱫᱽ ᱵᱟᱹᱭᱦᱟᱹᱲ ᱦᱩᱲᱩ ᱜᱟᱹᱪᱷᱤ ᱱᱟᱹᱭ ᱜᱟᱰᱟ ᱢᱩᱰᱩ ᱨᱮᱱᱟᱜ ᱫᱤᱲᱦᱟᱹ ᱨᱮ ᱨᱟᱹᱥᱠᱟᱹ ᱛᱮ ᱞᱟᱸᱫᱟᱭ ᱞᱮᱠᱟ ᱯᱚᱨᱚᱭ ᱯᱚᱨᱚᱭ ᱠᱟᱥᱤ ᱜᱮᱞᱮ ᱟᱨ ᱥᱮᱨᱢᱟ ᱨᱮ ᱩᱰᱟᱹᱜ ᱵᱟᱲᱟᱭ ᱠᱟᱱ ᱠᱟᱥᱠᱚᱢ ᱛᱩᱞᱟᱹᱢ ᱞᱮᱠᱟ ᱫᱟᱸᱥᱟᱭ ᱰᱚᱜᱚᱨ ᱨᱮ ᱥᱮᱴᱮᱨᱚᱜᱼᱟ ᱫᱟᱸᱥᱟᱭ ᱫᱚ ᱠᱷᱮᱨᱣᱟᱞ ᱥᱮ ᱥᱟᱱᱛᱟᱲ ᱦᱚᱯᱚᱱ ᱠᱚᱣᱟᱜ ᱫᱩᱠ ᱨᱮᱭᱟᱜ ᱨᱟᱹᱥᱠᱟᱹ ᱢᱮᱥᱟ ᱢᱤᱫ ᱢᱟᱨᱟᱝ ᱯᱚᱨᱚᱵᱽ ᱠᱟᱱᱟ ᱟᱨᱚ ᱵᱚᱸᱜᱟ ᱥᱮᱫ ᱞᱮᱠᱟᱛᱮ ᱧᱮᱞ ᱞᱮᱠᱷᱟᱱ ᱫᱟᱸᱥᱟᱭ ᱫᱚ ᱢᱤᱫᱴᱟᱹᱝ ᱵᱚᱸᱜᱟ ᱥᱮ ᱪᱟᱸᱫᱚ ᱨᱮᱱᱟᱜ ᱧᱩᱛᱩᱢ ᱦᱚᱸ ᱠᱟᱱᱟ ᱚᱱᱟᱛᱮ ᱞᱟᱠᱪᱟᱨ ᱨᱮᱱᱟᱜ ᱩᱯᱨᱩᱢ ᱛᱮ ᱧᱮᱞ ᱞᱮᱠᱷᱟᱱ ᱫᱟᱥᱟᱸᱭ ᱫᱚ ᱥᱟᱱᱛᱟᱲ ᱠᱚᱣᱟᱜ ᱢᱤᱫᱴᱟᱹᱝ ᱫᱩᱨᱤᱵᱟᱱ ᱞᱟᱠᱪᱟᱨ ᱠᱟᱱᱟ ᱡᱟᱦᱟᱸ ᱞᱟᱠᱪᱟᱨ ᱫᱚ ᱥᱟᱱᱛᱟᱲ ᱡᱟᱹᱛᱤ ᱠᱚᱣᱟᱜ ᱩᱯᱨᱩᱢ ᱡᱷᱟᱞᱠ ᱚᱣᱥᱟᱨᱤᱜᱼᱟ ᱫᱟᱥᱟᱸᱭ ᱟᱹᱲᱟᱹ ᱨᱮᱱᱟᱜ ᱥᱤᱨᱡᱚᱱ ᱫᱚ ᱫᱟᱜ ᱥᱟᱭ ᱟᱹᱲᱟᱹ ᱢᱤᱫ ᱠᱟᱛᱮ ᱦᱩᱭ ᱟᱠᱟᱱᱟ ᱫᱟᱜ ᱢᱮᱱᱛᱮ ᱫᱚ ᱦᱩᱭᱩᱜ ᱠᱟᱱᱟ ᱡᱷᱚᱢᱚᱨ ᱡᱷᱚᱢᱚᱨ ᱫᱟᱜ ᱥᱮ ᱡᱟᱹᱲᱤ ᱫᱟᱜ ᱟᱨ ᱥᱟᱭ ᱢᱮᱱᱛᱮ ᱫᱚ ᱦᱩᱭᱩᱜ ᱠᱟᱱᱟ ᱪᱟᱵᱟ ᱥᱮ ᱫᱟᱜ ᱟᱹᱥᱩᱲ ᱫᱟᱸᱥᱟᱭ ᱯᱚᱨᱚᱵᱽ ᱫᱚ ᱞᱟᱠᱪᱟᱨ ᱥᱮᱫ ᱞᱮᱠᱟᱛᱮ ᱧᱮᱞ ᱞᱮᱠᱷᱟᱱ ᱫᱚᱝ ᱞᱟᱜᱽᱲᱮ ᱵᱟᱦᱟ ᱥᱚᱦᱨᱟᱭ ᱯᱟᱛᱟ ᱮᱢᱟᱱ ᱞᱟᱠᱪᱟᱨ ᱠᱷᱚᱱ ᱫᱚ ᱡᱩᱫᱟᱹ ᱜᱮᱭᱟ ᱪᱮᱫᱟᱜ ᱥᱮ ᱵᱟᱝ ᱫᱟᱸᱥᱟᱭ ᱮᱱᱮᱡ ᱥᱮ ᱫᱟᱸᱥᱟᱭ ᱫᱟᱬᱟᱱ ᱫᱚ ᱜᱩᱨᱩ ᱪᱮᱞᱟ ᱠᱚ ᱛᱟᱞᱟᱨᱮ ᱥᱤᱵᱤᱞ ᱥᱟᱹᱜᱟᱹᱭ ᱡᱤᱭᱟᱹᱲ ᱫᱚᱦᱚ ᱨᱮᱱᱟᱜ ᱪᱤᱠᱱᱟᱹ ᱠᱟᱱᱟ ᱫᱟᱸᱥᱟᱭ ᱪᱟᱸᱫᱚ ᱨᱮᱫᱚ ᱫᱟᱸᱥᱟᱭ ᱮᱱᱮᱡ ᱥᱮᱨᱮᱧ ᱫᱩᱨᱟᱹᱝ ᱫᱚ ᱥᱮᱨᱢᱟ ᱨᱮ ᱢᱤᱫ ᱫᱷᱟᱣ ᱜᱮᱠᱚ ᱚᱰᱚᱠᱚᱜᱼᱟ ᱚᱱᱟ ᱫᱤᱱ ᱫᱚ ᱦᱩᱭᱩᱜ ᱠᱟᱱᱟ ᱫᱟᱸᱥᱟᱭ ᱵᱚᱸᱜᱟ ᱢᱩᱞᱩᱜ ᱢᱚᱬᱮ ᱢᱟᱦᱟ ᱠᱷᱚᱱ ᱞᱮᱛᱟᱲ ᱢᱚᱬᱮ ᱢᱟᱦᱟ ᱱᱚᱰᱮ ᱠᱩᱠᱞᱤ ᱛᱟᱦᱮᱱᱟ ᱫᱟᱸᱥᱟᱭ ᱫᱚ ᱪᱮᱫᱟᱜ ᱠᱚ ᱮᱱᱮᱡᱼᱟ ᱥᱮ ᱪᱮᱫᱟᱜ ᱠᱚ ᱫᱟᱬᱟᱱᱟ ᱛᱮᱞᱟ ᱞᱮᱠᱟᱛᱮ ᱡᱟᱦᱟᱸ ᱧᱟᱢᱚᱜ ᱠᱟᱱᱟ ᱚᱱᱟ ᱫᱚ ᱦᱩᱭᱩᱜ ᱠᱟᱱᱟ ᱱᱟᱱᱟ ᱞᱮᱠᱟ ᱥᱮᱫᱟᱭ ᱡᱩᱜᱽ ᱨᱮ ᱛᱩᱲᱩᱠ ᱠᱚ ᱟᱵᱚ ᱫᱤᱥᱚᱢ ᱨᱮ ᱛᱟᱦᱮᱱ ᱥᱮ ᱫᱚᱠᱷᱚᱞ ᱠᱚ ᱪᱷᱩᱴᱟᱹᱣ ᱞᱮᱱᱟ ᱟᱵᱚ ᱠᱷᱮᱨᱣᱟᱞ ᱦᱚᱯᱚᱱ ᱠᱚ ᱥᱟᱶ ᱟᱹᱰᱤ ᱛᱟᱯᱟᱝ ᱛᱩᱯᱩᱫ ᱦᱩᱭ ᱞᱮᱱ ᱛᱟᱦᱮᱸᱫ ᱚᱱᱟ ᱛᱟᱯᱟᱝ ᱛᱩᱯᱩᱫ ᱨᱮᱫᱚ ᱟᱵᱚᱨᱮᱱ ᱛᱤᱨᱞᱟᱹ ᱦᱚᱯᱚᱱ ᱠᱚ ᱯᱟᱴᱮ ᱠᱮᱴᱮᱡ ᱠᱟᱛᱮ ᱠᱚ ᱥᱮᱞᱮᱫᱚᱜ ᱠᱟᱱ ᱛᱟᱦᱮᱸᱫ ᱟᱨ ᱟᱭᱱᱚᱢ ᱠᱟᱡᱚᱞ ᱫᱮᱵᱤ ᱫᱩᱨᱜᱟᱹ ᱴᱷᱮᱱ ᱫᱚ ᱵᱚᱸᱜᱟ ᱫᱟᱲᱮ ᱛᱟᱦᱮᱸ ᱠᱟᱱᱟ ᱚᱱᱟᱛᱮ ᱛᱩᱲᱩᱠ ᱠᱚ ᱟᱵᱚ ᱠᱚ ᱥᱟᱝ ᱛᱟᱯᱟᱝ ᱛᱩᱯᱩᱫ ᱨᱮ ᱵᱟᱝ ᱠᱚ ᱫᱟᱲᱮᱜ ᱠᱟᱱ ᱛᱟᱦᱮᱸᱫ ᱦᱟᱨᱟ ᱦᱚᱪᱚᱜ ᱠᱟᱱ ᱛᱟᱦᱮᱸᱫ ᱠᱚ ᱛᱩᱲᱩᱠ ᱠᱚᱫᱚ ᱱᱚᱝᱠᱟ ᱜᱮ ᱡᱚᱠᱷᱚᱱ ᱟᱹᱰᱤ ᱫᱤᱱ ᱦᱩᱭᱮᱱᱟ ᱱᱚᱝᱠᱟ ᱜᱮ ᱛᱟᱯᱟᱝ ᱛᱩᱯᱩᱫ ᱪᱟᱞᱟᱣ ᱤᱫᱤ ᱢᱤᱫ ᱫᱤᱱ ᱟᱭᱱᱚᱢ ᱟᱨ ᱠᱟᱡᱚᱞ ᱵᱟᱨᱭᱟ ᱛᱤᱨᱞᱟᱹ ᱦᱚᱯᱚᱱ ᱫᱚ ᱟᱛᱳ ᱥᱩᱨ ᱵᱤᱨ ᱥᱟᱠᱟᱢ ᱦᱮᱡ ᱠᱤᱱ ᱪᱟᱞᱟᱣ ᱞᱮᱱᱟ ᱥᱟᱠᱟᱢ ᱦᱚᱸᱠᱤᱱ ᱦᱮᱡ ᱠᱮᱜᱼᱟ ᱫᱟᱹᱛᱟᱹᱱᱤ ᱦᱚᱸᱠᱤᱱ ᱯᱮᱴᱮᱡ ᱠᱮᱜᱼᱟ ᱤᱱᱟᱹ ᱛᱟᱭᱱᱚᱢ ᱚᱲᱟᱜ ᱠᱤᱱ ᱨᱩᱣᱟᱹᱲ ᱠᱟᱱ ᱡᱚᱠᱷᱚᱡ ᱟᱭᱱᱚᱢ ᱟᱨ ᱠᱟᱡᱚᱞ ᱛᱤᱠᱤᱱ ᱫᱚᱠᱚ ᱟᱛᱠᱤᱨ ᱠᱮᱫ ᱠᱤᱱᱟ ᱩᱱ ᱚᱠᱛᱚ ᱜᱟᱨᱡᱟᱣ ᱟᱛᱮ ᱠᱤᱱ ᱦᱚᱦᱚ ᱠᱮᱜᱼᱟ ᱵᱟᱧᱪᱟᱣ ᱞᱤᱧ ᱯᱮ ᱵᱟᱧᱪᱟᱣ ᱞᱤᱧ ᱯᱮ ᱚᱠᱚᱭ ᱚᱠᱟᱨᱮ ᱢᱮᱱᱟᱜ ᱯᱮᱭᱟ ᱵᱟᱧᱪᱟᱣ ᱞᱤᱧ ᱯᱮ ᱫᱩᱜ ᱠᱟᱞᱤᱧ ᱯᱮ ᱩᱱᱠᱤᱱᱟᱜ ᱫᱩᱠᱷᱟᱹᱞᱤ ᱜᱟᱨᱡᱟᱣ ᱫᱚ ᱜᱩᱯᱤ ᱜᱤᱫᱽᱨᱟᱹ ᱠᱚ ᱟᱸᱡᱚᱢ ᱠᱮᱜᱼᱟ ᱮᱱᱠᱷᱟᱱ ᱜᱩᱯᱤ ᱜᱤᱫᱽᱨᱟᱹ ᱫᱚ ᱟᱛᱳ ᱥᱩᱨ ᱥᱮᱫ ᱩᱥᱟᱹᱨᱟ ᱠᱚ ᱫᱟᱹᱲ ᱦᱮᱡ ᱮᱱᱟ ᱟᱛᱳ ᱦᱚᱲ ᱠᱚ ᱞᱟᱹᱭᱟᱫ ᱠᱚᱣᱟ ᱟᱛᱳ ᱨᱤᱱ ᱦᱚᱲ ᱠᱚᱦᱚᱸ ᱠᱚ ᱡᱟᱣᱨᱟᱭᱮᱱᱟ ᱟᱛᱳ ᱨᱤᱱ ᱦᱚᱲ ᱠᱚ ᱡᱟᱣᱨᱟ ᱵᱟᱲᱟ ᱛᱮᱜᱮ ᱥᱮᱨᱢᱟ ᱨᱮ ᱦᱮᱸᱫᱮ ᱨᱤᱯᱤᱞᱮ ᱨᱟᱠᱟᱵ ᱠᱮᱜᱼᱟ ᱟᱨ ᱡᱷᱚᱢᱚᱨ ᱡᱷᱚᱢᱚᱨ ᱟᱹᱰᱤ ᱡᱳᱨ ᱫᱟᱜ ᱮᱦᱚᱵ ᱠᱮᱜᱼᱟ ᱵᱟᱹᱫᱽ ᱵᱟᱹᱭᱦᱟᱹᱲ ᱜᱟᱰᱟ ᱢᱩᱰᱩ ᱜᱚᱴᱟ ᱡᱚᱞᱚᱠᱟᱨ ᱪᱟᱵᱟᱭᱮᱱᱟ ᱱᱚᱛᱮ ᱫᱮᱵᱤ ᱟᱨ ᱫᱩᱨᱜᱟᱹ ᱵᱟᱨᱭᱟ ᱡᱩᱣᱟᱹᱱ ᱠᱚᱲᱟ ᱩᱱᱠᱤᱱ ᱦᱚᱸᱠᱤᱱ ᱥᱮᱴᱮᱨᱮᱱᱟ ᱟᱨ ᱟᱭᱱᱚᱢ ᱠᱟᱡᱚᱞ ᱛᱤᱠᱤᱱ ᱟᱛᱠᱤ ᱨᱮᱱᱟᱜ ᱠᱟᱛᱷᱟ ᱠᱤᱱ ᱟᱸᱡᱚᱢ ᱠᱮᱫ ᱠᱷᱟᱱ ᱩᱱᱠᱤᱱ ᱫᱚ ᱵᱟᱱ ᱜᱟᱰᱟ ᱫᱟᱜ ᱠᱤᱱ ᱯᱟᱭᱨᱟ ᱯᱟᱨᱚᱢᱮᱱᱟ ᱢᱮᱱᱠᱷᱟᱱ ᱟᱹᱰᱤ ᱫᱩᱠ ᱨᱮᱱᱟᱜ ᱠᱟᱛᱷᱟ ᱩᱱᱠᱤᱱ ᱦᱚᱸ ᱵᱟᱝᱠᱤᱱ ᱨᱩᱣᱟᱹᱲ ᱦᱮᱡ ᱞᱮᱱᱟ ᱟᱭᱱᱚᱢ ᱟᱨ ᱠᱟᱡᱚᱞ ᱟᱛᱠᱤ ᱨᱮᱱᱟᱜ ᱠᱟᱛᱷᱟ ᱫᱚ ᱟᱛᱳ ᱨᱮ ᱥᱟᱱᱟᱢ ᱦᱚᱲ ᱠᱚ ᱟᱸᱡᱚᱢ ᱠᱮᱜᱼᱟ ᱱᱚᱛᱮ ᱜᱩᱨᱩ ᱠᱚᱦᱚᱸ ᱠᱚ ᱥᱮᱴᱮᱨᱮᱱᱟ ᱪᱮᱫ ᱞᱮᱠᱟ ᱫᱷᱚᱨᱚᱢ ᱜᱩᱨᱩ ᱵᱷᱩᱣᱟᱹᱝ ᱜᱩᱨᱩ ᱥᱤᱫᱚ ᱜᱩᱨᱩ ᱪᱮᱢᱮᱧ ᱜᱩᱨᱩ ᱟᱨ ᱟᱭᱢᱟ ᱮᱢᱟᱱ ᱮᱢᱟᱱ ᱜᱩᱨᱩ ᱠᱚ ᱥᱮᱴᱮᱨ ᱠᱟᱛᱮ ᱠᱚ ᱨᱚᱯᱚᱲ ᱢᱤᱫ ᱮᱱᱟ ᱟᱨ ᱠᱚ ᱜᱚᱴᱟ ᱠᱮᱫᱼᱟ ᱡᱮ ᱟᱵᱚ ᱫᱚ ᱛᱤᱨᱞᱟᱹ ᱦᱚᱯᱚᱱ ᱵᱷᱮᱥ ᱛᱮ ᱥᱮ ᱥᱟᱡᱟᱣ ᱠᱟᱛᱮ ᱵᱚ ᱚᱰᱚᱠᱚᱜᱼᱟ ᱟᱨ ᱫᱮᱵᱤ ᱫᱩᱨᱜᱟᱹ ᱟᱭᱱᱚᱢ ᱠᱟᱡᱚᱞ ᱛᱮᱠᱚ ᱵᱚᱱ ᱯᱟᱸᱡᱟ ᱟᱹᱜᱩ ᱠᱚᱣᱟ ᱢᱮᱱᱠᱷᱟᱱ ᱟᱹᱰᱤ ᱫᱩᱠ ᱨᱮᱱᱟᱜ ᱠᱟᱛᱷᱟ ᱵᱟᱝ ᱫᱚ ᱪᱟᱸᱫᱚ ᱜᱮ ᱱᱤᱨ ᱢᱟᱭᱟᱭᱮᱱ ᱵᱟᱝ ᱫᱚ ᱪᱮᱫ ᱮᱭᱟᱭ ᱢᱟᱦᱟ ᱮᱭᱟᱭ ᱥᱤᱧ ᱡᱷᱚᱢᱚᱨ ᱡᱷᱚᱢᱚᱨᱮ ᱡᱟᱹᱲᱤ ᱠᱮᱫᱼᱟ ᱵᱟᱹᱫᱽ ᱵᱟᱹᱭᱦᱟᱹᱲ ᱜᱚᱴᱟ ᱡᱚᱞᱚᱠᱟᱨ ᱮᱱᱟ ᱮᱭᱟᱭ ᱢᱟᱦᱟ ᱛᱟᱭᱚᱢ ᱫᱟᱜ ᱟᱹᱥᱩᱲ ᱠᱮᱫ ᱠᱷᱟᱱ ᱥᱟᱱᱟᱢ ᱜᱩᱨᱩ ᱟᱨ ᱪᱮᱞᱟ ᱠᱚ ᱢᱮᱱ ᱠᱮᱫᱼᱟ ᱟᱭᱱᱚᱢ ᱠᱟᱡᱚᱞ ᱫᱮᱵᱤ ᱫᱩᱨᱜᱟᱹ ᱛᱚᱠᱚ ᱯᱟᱸᱡᱟ ᱵᱚ ᱚᱰᱚᱠᱚᱜᱼᱟ ᱩᱱ ᱠᱷᱚᱱ ᱜᱮ ᱫᱟᱥᱟᱭ ᱫᱟᱬᱟᱱ ᱠᱟᱛᱷᱟ ᱫᱚ ᱦᱩᱭ ᱟᱠᱟᱱᱟ ᱚᱱᱟᱛᱮ ᱫᱟᱥᱟᱭ ᱥᱮᱨᱮᱧ ᱨᱮᱱᱟᱜ ᱮᱛᱚᱦᱚᱵ ᱨᱮ ᱦᱟᱭ ᱢᱮᱱ ᱠᱟᱛᱮ ᱵᱚ ᱮᱛᱚᱦᱚᱵᱟ ᱥᱟᱹᱨᱤ ᱜᱮ ᱱᱤᱛ ᱦᱚᱸ ᱚᱱᱛᱚᱨ ᱡᱤᱣᱤ ᱫᱩᱠ ᱫᱟᱸᱫᱮᱨ ᱛᱮ ᱠᱩᱨᱩ ᱠᱩᱨᱩᱜ ᱠᱟᱱᱟ ᱚᱱᱟ ᱥᱮᱨᱮᱧ ᱨᱮᱱᱟᱜ ᱢᱩᱪᱟᱹᱫ ᱨᱮ ᱫᱮᱦᱮᱞ ᱫᱮᱦᱮᱞ ᱵᱚᱱ ᱢᱮᱱᱟ ᱫᱩᱠ ᱢᱮᱥᱟ ᱨᱮᱱᱟᱜ ᱯᱚᱨᱚᱵᱽ ᱠᱟᱱ ᱛᱟᱵᱚᱱᱟ ᱥᱮᱫᱟᱭ ᱠᱷᱚᱱ ᱜᱮ ᱟᱵᱚ ᱨᱤᱱ ᱦᱟᱯᱲᱟᱢ ᱠᱚ ᱟᱵᱚᱣᱟᱜ ᱞᱟᱠᱪᱟᱨ ᱟᱵᱚ ᱠᱚ ᱥᱟᱢᱟᱝ ᱨᱮ ᱡᱤᱭᱟᱹᱲ ᱠᱚ ᱫᱚᱦᱚ ᱟᱹᱜᱩ ᱟᱠᱟᱫᱼᱟ ᱢᱮᱱᱠᱷᱟᱱ ᱱᱤᱛᱚᱜ ᱟᱵᱚ ᱚᱞᱚᱜ ᱯᱟᱲᱦᱟᱣ ᱵᱚᱱ ᱥᱮᱬᱟ ᱠᱮᱫ ᱠᱷᱟᱱ ᱵᱟᱹᱭ ᱵᱟᱹᱭ ᱛᱮ ᱫᱤᱠᱩ ᱠᱚᱣᱟᱜ ᱥᱮᱨᱣᱟ ᱜᱮᱵᱚᱱ ᱢᱟᱱᱟᱣ ᱵᱟᱛᱟᱣᱮᱫᱼᱟ ᱫᱟᱸᱥᱟᱭ ᱮᱱᱮᱡ ᱦᱚᱸ ᱱᱮᱛᱟᱨ ᱫᱚ ᱥᱮᱫᱟᱭ ᱞᱮᱠᱟ ᱵᱟᱝ ᱧᱮᱞᱚᱜ ᱠᱟᱱᱟ ᱱᱩᱱᱟᱹᱜ ᱱᱟᱯᱟᱭ ᱟᱵᱚᱣᱟᱜ ᱞᱟᱠᱪᱟᱨ ᱡᱩᱫᱤ ᱟᱵᱚ ᱵᱟᱵᱚᱱ ᱡᱚᱛᱚᱱ ᱫᱚᱦᱚᱭᱟ ᱮᱱᱠᱷᱟᱱ ᱦᱟᱯᱮᱱ ᱫᱤᱱ ᱨᱤᱱ ᱟᱵᱚ ᱨᱤᱱ ᱵᱤᱨᱟᱹᱫᱟᱹᱞᱤ ᱥᱮ ᱟᱵᱚ ᱨᱤᱱ ᱜᱤᱫᱽᱨᱟᱹ ᱠᱚᱫᱚ ᱫᱟᱸᱥᱟᱭ ᱨᱮᱱᱟᱜ ᱩᱯᱨᱩᱢ ᱢᱮᱱᱛᱮ ᱫᱚ ᱵᱟᱝ ᱠᱚ ᱵᱟᱰᱟᱭ ᱫᱟᱲᱮᱭᱟᱜᱼᱟ ᱫᱟᱸᱥᱟᱭ ᱮᱱᱮᱡ ᱫᱚ ᱮᱠᱷᱮᱱ ᱠᱚᱲᱟ ᱦᱚᱯᱚᱱ ᱜᱮᱠᱚ ᱮᱱᱮᱡᱟ ᱟᱨ ᱠᱩᱲᱤ ᱦᱚᱯᱚᱱᱟᱜ ᱥᱟᱡᱟᱣ ᱛᱮᱠᱚ ᱥᱟᱡᱟᱣ ᱠᱚᱜᱼᱟ ᱟᱨ ᱱᱚᱛᱮ ᱟᱹᱛᱩ ᱟᱹᱛᱩ ᱠᱚ ᱫᱟᱬᱟᱱᱟ ᱛᱤᱱᱟᱹᱜ ᱱᱟᱯᱟᱭ ᱞᱟᱠᱪᱟᱨ ᱟᱵᱚ ᱥᱟᱱᱛᱟᱲ ᱥᱟᱶᱛᱟ ᱨᱮᱱᱟᱜ ᱟᱨ ᱱᱚᱣᱟ ᱜᱮ ᱟᱵᱚᱣᱟᱜ ᱞᱟᱠᱪᱟᱨ ᱨᱮᱱᱟᱜ ᱩᱯᱨᱩᱢ ᱫᱚ᱾ ᱱᱚᱣᱟ ᱫᱟᱸᱥᱟᱭ ᱤᱫᱤ ᱠᱟᱛᱮ ᱚᱠᱟ ᱞᱮᱠᱟ ᱯᱮ ᱵᱩᱡᱷᱟᱹᱣᱮᱜᱼᱟ ᱚᱱᱟ ᱞᱟᱹᱜᱤᱫ ᱛᱮᱫᱚ ᱞᱟᱭᱤᱠ ᱯᱮ, ᱥᱮᱭᱟᱨ ᱯᱮ, ᱠᱚᱢᱮᱸᱴ ᱯᱮ ᱟᱨ ᱥᱟᱵᱥᱠᱨᱟᱭᱤᱵᱽ ᱛᱟᱵᱚᱱ ᱯᱮ᱾ ᱢᱟ ᱮᱱᱠᱷᱟᱱ ᱫᱚᱦᱲᱟ ᱛᱮ ᱥᱟᱱᱟᱢ ᱠᱚ ᱡᱚᱦᱟᱨ᱾